ᱤᱜᱤ ᱢᱤᱜᱤ ᱢᱟᱨᱥᱟᱞ ᱯᱩᱨᱤ ᱠᱷᱚᱱ ᱤᱵ ᱟᱨ ᱟᱫᱚᱢ ᱞᱮᱠᱟ ᱠᱷᱚᱥᱚᱨ ᱧᱩᱨᱩ ᱟᱠᱟᱱ ᱢᱟᱱᱣᱟ ᱫᱟᱭᱟ ᱜᱮ ᱧᱩᱛᱟᱹᱛ ᱯᱩᱨᱤ ᱛᱟᱞᱟ ᱮᱸᱜᱟᱛ ᱠᱩᱠᱷᱤ ᱨᱮ ᱜᱤᱫᱟᱹᱨ ᱢᱮᱱᱟᱭ ᱞᱮᱠᱟ ᱠᱚᱲᱟᱢ ᱨᱮ ᱛᱤᱡᱚᱲ ᱠᱟᱛᱮ ᱥᱟᱺᱜᱤᱧ ᱥᱮᱨᱢᱟ ᱥᱤᱢᱟᱹ ᱥᱟᱨᱮ ᱧᱩᱨᱩ ᱧᱩᱨᱩ ᱡᱩᱞᱩ ᱢᱤᱫ ᱵᱟᱨ ᱥᱮᱫᱟᱭ ᱤᱯᱤᱞ ᱠᱚᱪᱮ ᱵᱮᱸᱜᱮᱫ ᱨᱟᱠᱟᱵ ᱛᱮ ᱟᱸᱰᱟᱨ ᱚᱸᱰᱚᱨ ᱛᱟᱹᱦᱩ ᱜᱮ ᱢᱤᱫ ᱢᱚᱱᱮ ᱛᱮ ᱟᱯᱟᱱ ᱟᱹᱯᱤᱱ ᱠᱚ ᱵᱟᱠᱷᱮᱲᱮ ᱥᱤᱧ ᱪᱟᱸᱫᱚ ᱧᱤᱫᱟᱹ ᱪᱟᱸᱫᱚ ᱞᱮᱠᱟᱱ ᱢᱤᱫ ᱜᱤᱫᱟᱹᱨᱮ ᱡᱟᱱᱟᱢ ᱦᱚᱪᱚᱣᱟᱱ ᱛᱚᱵᱮ ᱦᱟᱨᱟ ᱫᱟᱛᱟ ᱵᱩᱨᱩ ᱵᱟᱨᱟᱫᱽ ᱤᱧᱟᱹᱜ ᱫᱟᱨᱟ ᱦᱟᱨᱟ ᱚᱲᱟᱜ ᱵᱮᱲ ᱵᱟᱹᱠᱷᱩᱞ ᱠᱷᱚᱱ ᱫᱚ ᱵᱟᱝ ᱮᱴᱟᱜ ᱟᱨ ᱦᱚᱸ ᱡᱟᱦᱟᱸᱭᱟᱜ ᱵᱷᱮᱫᱽ ᱨᱮ ᱞᱤᱛᱤ ᱠᱷᱩᱢᱵᱟᱹ ᱚᱲᱟᱜ ᱠᱷᱚᱱ ᱥᱤᱧ ᱪᱟᱸᱫᱚ ᱧᱤᱫᱟᱹ ᱪᱟᱸᱫᱚ ᱞᱮᱠᱟᱱ ᱢᱤᱫ ᱜᱤᱫᱟᱹᱨ ᱮ ᱡᱟᱱᱟᱢ ᱦᱚᱪᱚᱣᱟᱭ ᱪᱮᱫᱟᱜ ᱟᱞᱮ ᱵᱟᱝ ᱯᱟᱹᱦᱤᱞ ᱢᱟᱱᱣᱟ ᱦᱟᱨᱟ ᱵᱩᱨᱩᱭᱤᱡ ᱞᱤᱴᱟᱹ ᱜᱚᱸᱥᱟᱭ ᱞᱮᱠᱟᱱ ᱟᱨ ᱢᱤᱫ ᱯᱟᱹᱦᱤᱞ ᱢᱟᱱᱣᱟ ᱫᱚᱨᱚᱫᱤᱡ ᱥᱩᱭ ᱥᱟᱜᱟᱫ ᱟᱨ ᱥᱩᱭᱟᱹ ᱥᱤᱸᱰᱟᱹᱝ ᱵᱚᱸᱜᱟ ᱠᱚᱣᱟᱜ ᱟᱨ ᱥᱤᱧᱮ ᱡᱟᱹᱨᱤ ᱵᱤᱨᱩᱫᱽ ᱨᱮ ᱢᱟᱱᱣᱟ ᱡᱟᱹᱛᱤ ᱞᱟᱹᱜᱤᱫ ᱮ ᱦᱩᱞᱮ ᱡᱟᱹᱨᱤ ᱞᱮᱫ ᱥᱮᱨᱢᱟ ᱯᱩᱨᱤ ᱛᱟᱞᱟ ᱵᱚᱸᱜᱟ ᱵᱟᱠᱷᱳᱞ ᱠᱷᱚᱱ ᱢᱚᱧᱪᱚ ᱯᱩᱨᱤ ᱛᱟᱞᱟ ᱢᱟᱱᱣᱟ ᱞᱟᱹᱜᱤᱫ ᱟᱹᱜᱩ ᱞᱮᱫᱮ ᱥᱮᱸᱜᱮᱞ ᱩᱠᱩ ᱠᱟᱛᱮ ᱢᱟᱱᱣᱟ ᱜᱟᱛᱮ ᱩᱱᱤ ᱯᱨᱚᱢᱤᱛᱷᱤᱭᱩᱥ ᱞᱮᱠᱟ ᱜᱩᱨᱩ ᱫᱷᱤᱨᱤ ᱨᱮ ᱢᱮᱲᱦᱮᱫ ᱥᱤᱠᱲᱤ ᱛᱮ ᱛᱚᱞ ᱛᱟᱦᱮᱸ ᱦᱚᱛᱚ ᱦᱩᱭ ᱫᱟᱲᱮᱭᱟᱜᱼᱟ ᱧᱩᱛ ᱠᱷᱚᱱ ᱢᱟᱨᱥᱟᱞ ᱛᱮ ᱢᱟᱱᱣᱟ ᱟᱭᱩᱨᱤ ᱥᱚᱢᱟᱡᱽ ᱦᱩᱞᱜᱟᱹᱨᱤᱭᱟᱹ ᱢᱟᱱᱣᱟᱨᱤ ᱫᱷᱮᱭᱟᱱᱤᱡ ᱦᱚᱲ ᱦᱚᱯᱚᱱᱟᱜ ᱡᱤᱭᱚᱱ ᱧᱮᱱᱮᱞᱚᱢ ᱜᱮ ᱰᱟᱢ ᱰᱟᱹᱦᱤ᱾ ᱩᱱᱤ ᱢᱟᱦᱟ ᱢᱟᱹᱱᱢᱤ ᱜᱩᱨᱩ ᱜᱚᱣᱛᱚᱢ ᱵᱩᱫᱫᱷᱚ ᱞᱮᱠᱟ ᱵᱟᱹᱜᱤ ᱜᱤᱰᱤ ᱠᱟᱛᱮ ᱮᱨᱟ ᱩᱨᱩ ᱚᱲᱟᱜ ᱫᱩᱣᱟᱹᱨ ᱠᱚᱠᱚᱭ ᱡᱟᱹᱛᱤ ᱡᱟᱹᱯᱟᱹᱛᱤ ᱥᱟᱥᱟᱵ ᱦᱩᱭᱩᱜ᱾ ᱥᱚᱠᱨᱮᱴᱤᱥ ᱟᱜ ᱞᱮᱠᱟ ᱦᱩᱭ ᱫᱟᱲᱮᱭᱟᱜᱼᱟ᱾ ᱤᱧ ᱧᱩᱛᱩᱢ ᱢᱤᱫ ᱢᱟᱨᱟᱝ ᱫᱤᱥᱣᱟᱹᱨᱤ ᱫᱩᱲᱩᱵ ᱧᱩ ᱦᱚᱸᱛᱚ ᱦᱩᱭ ᱫᱟᱲᱮᱭᱟᱜᱼᱟ᱾ ᱢᱤᱫ ᱢᱟᱹᱞᱤᱠ ᱦᱮᱢ ᱰᱚᱜᱽ ᱯᱷᱤᱥ ᱠᱚᱰᱚᱡ ᱠᱚᱰᱚᱡ ᱦᱩᱭ ᱫᱟᱲᱮᱭᱟᱜᱼᱟ ᱡᱤᱥᱩ ᱢᱚᱥᱤ ᱟᱜ ᱞᱮᱠᱟ ᱥᱟᱹᱨᱤ ᱱᱟᱥᱮ ᱠᱨᱩᱥ ᱠᱟᱴ ᱨᱮ ᱦᱚᱲᱢᱚ ᱴᱷᱚᱠᱟᱣ ᱡᱟᱞᱟ ᱵᱟᱭᱵᱮᱞ ᱨᱮᱱ ᱟᱹᱪᱩᱨᱚᱜ ᱥᱤᱧ ᱵᱚᱸᱜᱟᱭ ᱛᱷᱤᱨ ᱦᱚᱪᱚ ᱞᱮᱫᱮ ᱛᱷᱤᱨ ᱦᱟᱯᱮ ᱫᱷᱟᱹᱨᱛᱤ ᱦᱚᱸᱭ ᱟᱹᱪᱩᱨ ᱚᱪᱚᱞᱮ ᱩᱱᱤ ᱜᱮᱞᱤᱞᱤᱭᱳ ᱟᱜ ᱞᱮᱠᱟ ᱦᱩᱭ ᱫᱟᱲᱮᱭᱟᱜᱼᱟ ᱟᱨ ᱢᱤᱫ ᱢᱟᱨᱟᱝ ᱮᱲᱮ ᱵᱤᱪᱟᱹᱨ ᱠᱟᱬᱟ ᱠᱟᱛᱮ ᱠᱷᱟᱸᱰᱟᱣ ᱦᱩᱭ ᱫᱟᱲᱮᱭᱟᱜᱼᱟ ᱡᱤᱭᱚᱱ ᱡᱮᱦᱮᱞ ᱜᱟᱲ ᱨᱮ ᱫᱷᱚᱨᱚᱢ ᱵᱮᱯᱟᱨᱤᱭᱟᱹ ᱵᱤᱨᱩᱫᱷ ᱨᱮ ᱦᱩᱞᱮ ᱡᱟᱹᱨᱤ ᱞᱮᱫ ᱦᱩᱞᱜᱟᱹᱨᱤᱭᱟᱹ ᱵᱨᱩᱱᱱᱳ ᱞᱮᱠᱟ ᱤᱧ ᱦᱚᱸᱛᱚ ᱡᱤᱣᱤ ᱮᱡ ᱛᱮᱠᱚ ᱨᱟᱯᱟᱜ ᱨᱚᱸᱜᱚ ᱫᱟᱲᱮ ᱠᱤᱧ ᱵᱟᱝᱠᱷᱟᱱ ᱥᱟᱫᱚᱢ ᱪᱩᱯᱤ ᱨᱮ ᱛᱚᱞ ᱛᱤᱞᱠᱟᱹ ᱠᱟᱛᱮ ᱵᱟᱸᱫᱷᱟᱲ ᱥᱟᱫᱚᱢ ᱠᱷᱩᱨᱟᱹ ᱛᱮ ᱚᱴᱟᱝ ᱫᱟᱲᱮᱭᱟᱜᱼᱟ ᱫᱷᱩᱲᱤ ᱫᱚ ᱰᱤᱜᱤᱨ ᱰᱤᱜᱤᱨ ᱥᱟᱛ ᱠᱟᱯᱟᱴ ᱛᱤᱥᱤᱧ ᱥᱤᱠᱲᱤ ᱮᱥᱮᱫ ᱚᱠᱟ ᱡᱤᱦᱤᱞ ᱜᱟᱲ ᱨᱮᱦᱚᱸ ᱵᱟᱝ ᱫᱷᱟᱹᱨᱛᱤ ᱨᱮᱭᱟᱜ ᱚᱠᱟ ᱛᱮ ᱨᱮ ᱫᱮᱡ ᱚᱠᱟ ᱧᱩᱦᱩᱢ ᱧᱤᱫᱟᱹ ᱨᱮᱦᱚᱸ ᱵᱟᱝ ᱥᱮᱨᱢᱟ ᱨᱮ ᱡᱩᱞᱩᱜ ᱥᱤᱧ ᱵᱚᱸᱜᱟ ᱥᱟᱢᱟᱝ ᱫᱤᱥᱚᱢ ᱫᱤᱥᱩᱣᱟᱹ ᱛᱟᱞᱟ ᱡᱤᱣᱤ ᱡᱤᱭᱟᱹᱲᱟ ᱢᱤᱫ ᱡᱮ ᱫᱟᱨᱮ ᱰᱟᱹᱨ ᱨᱮ ᱵᱚᱸᱜᱟ ᱵᱟᱠᱷᱳᱞ ᱨᱮ ᱡᱟᱱᱟᱢ ᱦᱩᱞ ᱜᱟᱹᱨᱤᱭᱟᱹ ᱦᱩᱞ ᱟᱹᱭᱩᱨᱤ ᱥᱤᱫᱩᱣᱟᱜ ᱞᱮᱠᱟ ᱦᱩᱭ ᱫᱟᱲᱮᱭᱟᱜᱼᱟ ᱵᱟᱦᱟ ᱢᱟᱞᱟ ᱵᱚᱫᱚᱞ ᱛᱮ ᱦᱚᱴᱚᱜ ᱨᱮ ᱵᱟᱵᱮᱨ ᱟᱨᱟᱝ᱾ ᱚᱱᱟᱛᱮ ᱦᱟᱨᱟ ᱜᱟᱛᱟ ᱵᱩᱨᱩ ᱵᱟᱨᱟ ᱤᱧᱟᱹᱜ ᱫᱟᱨᱟ ᱦᱟᱨᱟ ᱚᱲᱟᱜ ᱵᱤᱲ ᱵᱟᱠᱷᱩᱞ ᱠᱷᱚᱱ ᱫᱚ ᱵᱟᱝ ᱮᱴᱟᱜ ᱟᱨᱦᱚᱸ ᱡᱟᱦᱟᱸᱭᱟᱜ ᱵᱷᱮᱫᱽ ᱨᱮ ᱞᱤᱯᱤ ᱠᱩᱢᱵᱟᱹ ᱚᱲᱟᱜ ᱠᱷᱚᱱ ᱥᱤᱧ ᱪᱟᱸᱫᱚ ᱧᱤᱫᱟᱹ ᱪᱟᱸᱫᱚ ᱞᱮᱠᱟᱱ ᱢᱤᱫ ᱜᱤᱫᱟᱹᱨᱮ ᱡᱟᱱᱟᱢ ᱦᱚᱪᱚᱣᱟᱭ ᱡᱚᱦᱟᱨ